ᱰᱤᱥᱤ ᱞᱮ ᱮᱢᱟᱣᱟᱫᱮᱭᱟ ᱜᱮᱭᱟᱯᱟᱱ ᱡᱟᱦᱟᱸ ᱫᱚ ᱱᱚᱰᱮ ᱥᱟᱱᱛᱟᱞᱤ ᱨᱟᱡᱽ ᱵᱷᱟᱥᱟ ᱵᱚᱞᱮ ᱦᱩᱭᱩᱜ ᱢᱟ ᱢᱮᱱᱛᱮ ᱱᱚᱣᱟ ᱤᱫᱤ ᱠᱟᱛᱮ ᱞᱮ ᱮᱢᱟᱣᱟᱫᱮᱭᱟ ᱵᱚᱞᱮ ᱮᱢ ᱢᱟ ᱚᱱᱠᱟ ᱢᱟ ᱛᱤᱱᱟᱹᱜ ᱪᱚ ᱮᱢ ᱮᱢᱛᱮ ᱛᱷᱚᱠᱲᱮᱭ ᱠᱟᱣᱫᱮᱭᱟ ᱟᱫᱚ ᱵᱚᱞᱮ ᱚᱸᱰᱮ ᱜᱤᱨᱤ ᱢᱚᱱᱛᱨᱟᱞᱚᱭ ᱠᱷᱚᱱ ᱦᱚᱸ ᱯᱟᱥ ᱠᱟᱛᱮ ᱦᱮᱡ ᱠᱟᱱᱟ ᱟᱨ ᱨᱟᱡᱽᱯᱟᱞ ᱴᱷᱮᱡ ᱠᱷᱚᱱ ᱦᱚᱸ ᱯᱟᱥ ᱠᱟᱛᱮ ᱦᱮᱡ ᱠᱟᱱᱟ ᱡᱮ ᱵᱚᱞᱮ ᱟᱯᱮ ᱯᱮ ᱧᱟᱢᱟ ᱢᱮᱱᱛᱮ ᱱᱚᱣᱟ ᱠᱟᱛᱷᱟ ᱟᱨ ᱱᱤᱛ ᱦᱟᱹᱵᱤᱡ ᱛᱮ ᱵᱚᱞᱮ ᱱᱩᱭ ᱟᱵᱚᱨᱮᱱ ᱦᱮᱢᱚᱱᱛ ᱥᱚᱨᱠᱟᱨ ᱱᱩᱭ ᱵᱚᱞᱮ ᱱᱚᱜᱼᱚᱭ ᱪᱮᱫ ᱞᱟᱹᱜᱤᱫ ᱵᱟᱭ ᱞᱟᱹᱜᱩᱭᱮᱫᱟ ᱚᱱᱟ ᱵᱤᱥᱚᱭ ᱛᱮᱜᱮ ᱟᱨᱦᱚᱸ ᱵᱚᱞᱮ ᱩᱱᱤ ᱞᱮ ᱮᱢ ᱠᱟᱣᱫᱮᱭᱟ ᱢᱮᱱᱛᱮ ᱞᱟᱹᱜᱩᱭ ᱢᱮ ᱢᱮᱱᱛᱮ ᱟᱫᱚ ᱪᱮᱫ ᱦᱟᱸᱜ ᱮ ᱵᱤᱪᱟᱹᱨᱫᱟ ᱚᱱᱟ ᱠᱟᱛᱷᱟ ᱫᱚ ᱮᱱᱛᱮᱫ ᱧᱮᱞ ᱦᱩᱭᱩᱜᱼᱟ ᱱᱚᱣᱟ ᱮᱢ ᱠᱮ ᱵᱟᱫᱽ ᱜᱮ ᱟᱪᱪᱷᱟ ᱱᱩᱭ ᱫᱟᱹᱭ ᱡᱟᱦᱟᱸᱭ ᱢᱮᱱᱮᱫ ᱠᱟᱱ ᱱᱚᱣᱟ ᱢᱮᱢᱳᱨᱮᱰᱚᱢ ᱡᱟᱦᱟᱸ ᱥᱤ ᱮᱢ ᱡᱷᱟᱲᱠᱷᱚᱸᱰ ᱨᱮᱱ ᱠᱚ ᱮᱢ ᱠᱟᱣᱫᱮᱭᱟ ᱚᱞ ᱛᱚᱞ ᱠᱟᱛᱮᱫ ᱪᱮᱫᱟᱜ ᱡᱮ ᱱᱩᱠᱩᱣᱟᱜ ᱠᱮᱱᱫᱨᱚ ᱠᱷᱚᱱ ᱦᱚᱸ ᱦᱮᱡ ᱪᱩᱠᱟᱹᱣ ᱟᱠᱟᱱ ᱛᱟᱠᱚᱣᱟ ᱢᱮᱢᱳᱨᱮᱰᱚᱢ ᱟᱫᱮᱥ ᱨᱮᱱᱟᱜ ᱟᱨ ᱥᱟᱶᱛᱮ ᱱᱚᱣᱟ ᱥᱚᱪᱤᱵᱟᱞᱟᱭ ᱠᱷᱚᱱ ᱦᱚᱸ ᱢᱟᱱᱮ ᱨᱟᱡᱽᱯᱟᱞ ᱠᱟᱨᱭᱟᱞᱟᱭ ᱠᱷᱚᱱ ᱦᱚᱸ ᱟᱫᱚ ᱚᱱᱟᱜᱮ ᱞᱟᱹᱭ ᱵᱟᱲᱟᱭ ᱞᱟᱹᱭ ᱟᱲᱟᱝᱟᱜ ᱵᱚᱱᱟᱭ ᱟᱨ ᱥᱟᱶᱛᱮ ᱱᱚᱜᱼᱚᱸᱭ ᱟᱵᱚ ᱱᱚᱜᱼᱚᱭ ᱠᱚ ᱮᱢᱟᱣᱟᱠᱚ ᱠᱟᱱ ᱚᱞ ᱛᱚᱞ ᱟᱫᱚ ᱟᱹᱰᱤ ᱠᱚᱢ ᱯᱮ ᱧᱮᱞᱚᱜ ᱠᱟᱱ ᱫᱟᱹᱭ ᱟᱨ ᱥᱟᱸᱜᱮ ᱠᱚᱫᱚ ᱪᱮᱫ ᱞᱮᱠᱟ ᱥᱟᱸᱜᱮ ᱠᱚᱫᱚ ᱢᱚᱛᱞᱚᱵ ᱠᱤ ᱥᱟᱸᱜᱮ ᱦᱚᱲ ᱫᱚ ᱵᱚᱞᱮ ᱟᱭᱤᱱ ᱠᱟᱭᱩᱱ ᱥᱚᱝᱵᱤᱫᱷᱟᱱ ᱠᱟᱹᱱᱩᱱ ᱱᱚᱜᱼᱚᱭ ᱱᱚᱝᱠᱟ ᱵᱟᱠᱚ ᱵᱟᱲᱟᱭ ᱠᱟᱨᱚᱱ ᱛᱮ ᱡᱮ ᱵᱚᱞᱮ ᱥᱟᱸᱜᱮ ᱦᱚᱲ ᱫᱚ ᱵᱟᱠᱚ ᱦᱮᱡ ᱠᱟᱱᱟ ᱟᱞᱮ ᱫᱚ ᱱᱚᱜᱼᱚᱭ ᱵᱟᱲᱟᱭ ᱤᱭᱟᱹᱛᱮ ᱱᱚᱜᱼᱚᱭ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩ ᱟᱹᱭᱩᱨ ᱞᱮᱠᱟᱛᱮ ᱡᱮ ᱡᱚᱛᱚ ᱞᱮᱠᱟᱱᱟᱜ ᱱᱚᱜᱼᱚᱭ ᱟᱯᱱᱟᱨᱟᱜ ᱦᱚᱸᱠ ᱚᱫᱷᱤᱠᱟᱨ ᱚᱠᱟ ᱞᱮᱠᱟ ᱛᱮᱵᱚᱱ ᱧᱟᱢᱟ ᱱᱚᱝᱠᱟ ᱞᱮᱠᱟᱱᱟᱜ ᱠᱟᱛᱷᱟ ᱞᱮᱠᱟᱛᱮ ᱵᱚᱞᱮ ᱟᱞᱮ ᱫᱚ ᱵᱟᱲᱟᱭ ᱤᱭᱟᱹᱛᱮ ᱱᱚᱜᱼᱚᱭ ᱞᱮ ᱦᱮᱡ ᱟᱠᱟᱱᱟ ᱟᱨ ᱞᱟᱹᱭ ᱫᱚ ᱞᱟᱹᱭ ᱜᱮ ᱵᱚᱞᱮ ᱞᱟᱹᱭ ᱠᱟᱛᱮ ᱨᱮᱦᱚᱸ ᱵᱚᱞᱮ ᱟᱵᱚ ᱨᱮᱱ ᱦᱚᱲ ᱫᱚ ᱵᱟᱠᱚ ᱵᱩᱡᱷᱟᱹᱣᱟ ᱵᱮᱥᱟᱜ ᱠᱟᱛᱷᱟ ᱢᱟ ᱱᱚᱜᱼᱚᱭ ᱱᱚᱝᱠᱟ ᱟᱫᱚ ᱱᱤᱱᱟᱹᱜ ᱜᱟᱱ ᱜᱮ ᱦᱟᱸᱜ ᱞᱮ ᱦᱮᱡ ᱟᱠᱟᱱᱟ ᱟᱪᱪᱷᱟ ᱱᱚᱜᱼᱚᱭ ᱮᱱ ᱨᱮᱦᱚᱸ ᱱᱩᱠᱩ ᱫᱚ ᱡᱟᱦᱟᱸᱭ ᱠᱚ ᱦᱮᱡ ᱟᱠᱟᱱ ᱱᱩᱠᱤᱱ ᱫᱤᱫᱤ ᱛᱟᱹᱠᱤᱱ ᱟᱨᱦᱚᱸ ᱱᱚᱰᱮ ᱱᱩᱭ ᱫᱟᱫᱟ ᱢᱮᱱᱟᱭᱟ ᱟᱫᱚ ᱱᱚᱣᱟ ᱡᱟᱦᱟᱸ ᱥᱟᱱᱛᱟᱲ ᱥᱚᱢᱟᱡᱽ ᱨᱮᱱᱟᱜ ᱱᱚᱜᱼᱚᱭ ᱵᱚᱱ ᱠᱟᱹᱢᱤ ᱦᱚᱨᱟ ᱠᱟᱱᱟ ᱱᱚᱣᱟ ᱢᱟ ᱟᱯᱮ ᱥᱩᱢᱩᱝ ᱞᱟᱹᱜᱤᱫ ᱢᱟ ᱵᱟᱯᱮ ᱠᱟᱹᱢᱤ ᱠᱟᱱ ᱟᱫᱚ ᱵᱟᱠᱚ ᱠᱟᱹᱢᱤ ᱠᱟᱱᱟ ᱩᱱᱠᱩ ᱪᱮᱫ ᱥᱟᱸᱫᱮᱥ ᱯᱮ ᱮᱢᱟ ᱟᱠᱚᱣᱟ ᱵᱟᱠᱚ ᱠᱟᱹᱢᱤ ᱠᱟᱱᱟ ᱩᱱᱠᱩ ᱦᱚᱛᱮᱫ ᱱᱚᱣᱟ ᱜᱮ ᱥᱟᱸᱫᱮᱥ ᱫᱚ ᱡᱚᱛᱚ ᱦᱚᱲ ᱛᱮᱵᱚᱱ ᱠᱟᱹᱢᱤᱭᱟ ᱟᱨ ᱠᱟᱹᱢᱤ ᱠᱟᱛᱮ ᱜᱮ ᱵᱚᱞᱮ ᱵᱚᱱ ᱡᱤᱛᱠᱟᱹᱨᱚᱜᱼᱟ ᱢᱮᱱᱛᱮ ᱡᱮᱭᱥᱮ ᱠᱤ ᱡᱚᱛᱚ ᱦᱚᱲᱟᱜ ᱠᱟᱱ ᱜᱮᱭᱟ ᱫᱷᱚᱨᱚᱢ ᱦᱚᱸ ᱢᱟᱱᱮ ᱡᱚᱛᱚ ᱦᱚᱲᱟᱜ ᱱᱚᱣᱟ ᱵᱷᱟᱥᱟ ᱦᱚᱸ ᱱᱤᱛᱚᱜ ᱱᱚᱣᱟ ᱵᱷᱟᱥᱟ ᱞᱟᱹᱜᱤᱫ ᱞᱮ ᱦᱮᱡ ᱟᱠᱟᱱᱟ ᱱᱚᱣᱟ ᱦᱚᱸ ᱡᱚᱛᱚ ᱦᱚᱲᱟᱜ ᱠᱟᱱᱟ ᱟᱫᱚ ᱡᱚᱛᱚ ᱦᱚᱲ ᱛᱮᱜᱮ ᱱᱚᱣᱟ ᱫᱚ ᱵᱚᱞᱮ ᱦᱤᱡᱩᱜ ᱫᱚᱨᱠᱟᱨ ᱠᱟᱱᱟ ᱟᱨ ᱡᱚᱛᱚ ᱦᱚᱲ ᱛᱮᱜᱮ ᱵᱚᱞᱮ ᱵᱚᱱ ᱡᱩᱢᱤᱫᱚᱜᱼᱟ ᱡᱩᱢᱤᱫ ᱠᱟᱛᱮ ᱜᱮᱵᱚᱱ ᱡᱤᱛᱠᱟᱹᱨᱚᱜᱼᱟ ᱢᱮᱱᱛᱮ ᱱᱚᱝᱠᱟᱱ ᱠᱟᱛᱷᱟ ᱥᱟᱹᱨᱤᱜᱮ ᱟᱹᱰᱤ ᱫᱟᱢᱟᱱᱟᱜ ᱠᱟᱛᱷᱟ ᱡᱟᱦᱟᱸ ᱱᱩᱭ ᱫᱟᱹᱭᱮ ᱞᱟᱹᱭ ᱠᱮᱫ ᱟᱨ ᱱᱚᱜᱼᱚᱭ ᱡᱟᱦᱟᱸ ᱛᱤᱱᱟᱹᱜ ᱜᱮ ᱱᱟᱣᱟ ᱩᱭᱦᱟᱹᱨ ᱤᱭᱩᱴᱩᱵᱽ ᱪᱮᱱᱮᱞ ᱨᱮ ᱦᱟᱸᱜ ᱵᱚᱱ ᱧᱮᱞᱮᱫ ᱠᱟᱱᱟ ᱟᱨ ᱱᱚᱜᱼᱚ ᱱᱚᱝᱠᱟ ᱠᱚ ᱦᱮᱡ ᱥᱮᱴᱮᱨ ᱠᱟᱱᱟ ᱫᱮᱣᱜᱷᱚᱨ ᱡᱮᱞᱟ ᱮᱱ ᱨᱮᱦᱚᱸ ᱵᱟᱠᱚ ᱛᱟᱭᱚᱢ ᱟᱠᱟᱱᱟ ᱟᱨ ᱡᱟᱦᱟᱸ ᱥᱟᱱᱛᱟᱲ ᱥᱚᱢᱟᱡᱽ ᱨᱮᱱᱟᱜ ᱠᱚ ᱠᱟᱹᱢᱤ ᱠᱟᱱᱟ ᱟᱨ ᱠᱚ ᱠᱟᱹᱢᱤᱭᱮᱫ ᱛᱟᱵᱚᱱᱟ ᱟᱫᱚ ᱱᱤᱛᱚᱜ ᱟᱯᱮ ᱡᱟᱦᱟᱸ ᱢᱮᱢᱵᱚᱨ ᱚᱰᱚᱢ ᱰᱤ ᱥᱤ ᱥᱟᱦᱮᱵᱽ ᱯᱮ ᱮᱢᱟᱭ ᱠᱟᱱᱟ ᱥᱟᱱᱛᱟᱲᱤ ᱨᱟᱡᱽ ᱵᱷᱟᱥᱟ ᱡᱷᱟᱲᱠᱷᱚᱸᱰ ᱨᱮ ᱦᱤᱱᱫᱤ ᱥᱟᱶᱛᱮ ᱯᱨᱚᱛᱷᱚᱢ ᱨᱟᱡᱽ ᱵᱷᱟᱥᱟ ᱦᱩᱭᱩᱜ ᱢᱟ ᱵᱟᱝ ᱦᱮᱸ ᱚᱱᱟ ᱟᱨ ᱞᱟᱹᱜᱤᱫ ᱥᱟᱨᱱᱟ ᱫᱷᱚᱨᱚᱢ ᱠᱳᱰ ᱠᱚᱞᱚᱢ ᱧᱟᱢᱚᱜ ᱢᱟ ᱦᱳᱭ ᱱᱚᱜᱼᱚ ᱱᱚᱣᱟ ᱜᱮ ᱡᱟᱦᱟᱸ ᱟᱯᱮᱭᱟᱜ ᱚᱱᱟ ᱢᱮᱢᱳᱨᱮᱱᱰᱚᱢ ᱨᱮ ᱯᱟᱲᱦᱟᱣ ᱤᱧ ᱚᱱᱟᱧ ᱧᱮᱞᱮᱫ ᱠᱟᱱᱟ ᱚᱱᱟ ᱟᱫᱚ ᱠᱟᱛᱷᱟᱧ ᱢᱮᱱᱫᱟ ᱱᱤᱛᱚᱜ ᱥᱟᱱᱛᱟᱲ ᱯᱟᱨᱜᱟᱱᱟ ᱨᱮ ᱟᱵᱚ ᱱᱚᱣᱟ ᱥᱟᱱᱛᱟᱲᱤ ᱞᱤᱯᱤ ᱠᱚ ᱵᱤᱨᱳᱫᱮᱫ ᱠᱟᱱᱟ ᱚᱞᱪᱤᱠᱤ ᱟᱫᱚ ᱩᱱᱠᱩ ᱪᱮᱫ ᱥᱟᱸᱫᱮᱥ ᱵᱮᱱ ᱮᱢᱟᱣᱟᱠᱚ ᱛᱮ ᱩᱱᱠᱩ ᱫᱚ ᱮᱱᱛᱮᱫ ᱥᱟᱹᱨᱤᱜᱮ ᱱᱚᱜᱼᱚᱭ ᱱᱚᱝᱠᱟ ᱵᱚᱞᱮ ᱟᱵᱚ ᱥᱟᱨᱱᱟ ᱫᱷᱚᱨᱚᱢ ᱦᱚᱲ ᱠᱟᱱ ᱜᱮᱭᱟ ᱠᱚ ᱟᱨ ᱱᱚᱜᱼᱚᱭ ᱱᱚᱝᱠᱟ ᱫᱷᱚᱨᱚᱢ ᱠᱚ ᱵᱚᱫᱚᱞ ᱤᱫᱤᱭᱮᱫ ᱠᱟᱱᱛᱮ ᱩᱱᱠᱩ ᱫᱚ ᱦᱟᱱᱮ ᱤᱥᱟᱹᱭ ᱫᱷᱚᱨᱚᱢ ᱦᱟᱱᱮ ᱦᱤᱱᱫᱩ ᱫᱷᱚᱨᱚᱢ ᱟᱨ ᱮᱢᱟᱱ ᱛᱮᱭᱟᱜ ᱦᱟᱱᱮ ᱢᱩᱥᱞᱟᱹ ᱠᱚᱨᱮ ᱦᱚᱸ ᱚᱱᱠᱟ ᱫᱷᱚᱨᱚᱢ ᱠᱚ ᱢᱟᱱᱟᱣ ᱵᱟᱛᱟᱣᱮᱫᱟ ᱚᱱᱟ ᱞᱮᱠᱟᱛᱮ ᱵᱚᱞᱮ ᱟᱵᱚᱣᱟᱜ ᱫᱷᱚᱨᱚᱢ ᱫᱚ ᱱᱤᱛᱚᱜ ᱫᱚ ᱵᱚᱞᱮ ᱟᱹᱲᱤᱥ ᱜᱮᱠᱚ ᱟᱹᱭᱠᱟᱹᱣᱫᱟ ᱩᱱᱠᱩ ᱫᱚ ᱵᱚᱞᱮ ᱤᱭᱟᱹ ᱚᱱᱮ ᱠᱚ ᱢᱮᱱ ᱞᱮᱠᱟ ᱥᱟᱹᱨᱤ ᱥᱟᱱᱛᱟᱲ ᱫᱚᱠᱚ ᱵᱟᱝ ᱠᱟᱱ ᱞᱮᱠᱟ ᱵᱚᱞᱮ ᱵᱩᱡᱷᱟᱹᱜ ᱠᱟᱱᱟ ᱵᱚᱞᱮ ᱡᱮ ᱩᱱᱠᱩ ᱫᱚ ᱡᱮ ᱠᱚ ᱵᱤᱨᱳᱫᱷ ᱮᱫᱟ ᱟᱯᱱᱟᱨᱟᱜ ᱡᱟᱱᱟᱢ ᱟᱲᱟᱝ ᱮᱢ ᱵᱤᱨᱳᱫᱷᱟ ᱱᱚᱣᱟ ᱢᱟ ᱟᱹᱰᱤ ᱫᱩᱠ ᱨᱮᱭᱟᱜ ᱠᱟᱛᱷᱟ ᱠᱟᱱᱟ ᱞᱮᱠᱤᱱ ᱩᱱᱠᱩ ᱵᱟᱠᱚ ᱵᱩᱡᱷᱟᱹᱣ ᱮᱫᱟ ᱞᱮᱠᱤᱱ ᱵᱩᱡᱷᱟᱹᱣ ᱫᱚᱨᱠᱟᱨ ᱠᱟᱱᱟ ᱟᱪᱪᱷᱟ ᱱᱚᱣᱟ ᱫᱟᱹᱭᱮ ᱢᱮᱱ ᱠᱮᱫᱟ ᱟᱹᱰᱤ ᱫᱟᱢ ᱟᱱᱟᱜ ᱠᱟᱛᱷᱟ ᱟᱨ ᱥᱟᱸᱫᱮᱥᱮ ᱮᱢᱟᱵᱚᱱ ᱠᱟᱱᱟ ᱟᱵᱚ ᱥᱟᱱᱛᱟᱲ ᱥᱚᱢᱟᱡᱽ ᱨᱮ ᱞᱟᱹᱜᱤᱫ ᱛᱮ ᱱᱚᱣᱟ ᱱᱟᱣᱟ ᱩᱭᱦᱟᱹᱨ ᱤᱭᱩᱴᱩᱵᱽ ᱪᱮᱱᱮᱞ ᱠᱷᱚᱱ ᱟᱫᱚ ᱤᱧ ᱱᱚᱣᱟ ᱜᱮ ᱟᱨᱦᱚᱸ ᱢᱤᱫ ᱫᱷᱟᱣ ᱠᱷᱟᱴᱚ ᱢᱟᱪᱷᱟ ᱛᱤᱧ ᱠᱩᱞᱤᱭᱮᱭᱟ ᱫᱤᱫᱤ ᱡᱮ ᱱᱤᱛᱳᱜ ᱟᱵᱚ ᱟᱹᱰᱤ ᱥᱟᱱᱛᱟᱲ ᱦᱚᱯᱚᱱ ᱡᱟᱦᱟᱸ ᱫᱚ ᱜᱩᱴ ᱜᱩᱴ ᱜᱚᱴᱟ ᱫᱤᱥᱚᱢ ᱨᱮ ᱥᱟᱨᱱᱟ ᱫᱷᱚᱨᱚᱢ ᱨᱮᱱᱟᱜ ᱰᱤᱢᱟᱱᱰ ᱵᱚᱱ ᱠᱷᱚᱡᱽ ᱠᱟᱱᱟ ᱡᱮ ᱟᱵᱚ ᱫᱚ ᱫᱷᱚᱨᱚᱢ ᱨᱮᱱᱟᱜ ᱠᱚᱞᱚᱢ ᱠᱳᱰ ᱵᱟᱹᱱᱩᱜᱼᱟ ᱟᱨ ᱱᱤᱛᱳᱜ ᱥᱟᱸᱜᱮ ᱦᱚᱲ ᱵᱟᱝ ᱠᱚ ᱠᱷᱚᱡᱽ ᱠᱟᱱᱟ ᱢᱟᱺᱡᱷᱤ ᱯᱟᱨᱜᱟᱱᱟ ᱠᱚ ᱟᱨ ᱱᱚᱜᱼᱚᱭ ᱟᱯᱮ ᱢᱟ ᱱᱚᱣᱟ ᱢᱮᱢᱳᱨᱮᱱᱰᱚᱢ ᱨᱮ ᱚᱞ ᱛᱚᱞᱤᱧ ᱧᱮᱞᱮᱫ ᱛᱟᱯᱮ ᱟᱨ ᱱᱚᱣᱟ ᱠᱚᱯᱮ ᱠᱷᱚᱡᱮᱫ ᱠᱟᱱ ᱟᱫᱚ ᱵᱟᱝ ᱠᱚ ᱠᱷᱚᱡ ᱠᱟᱱᱟ ᱟᱨ ᱱᱤᱛᱳᱜ ᱥᱟᱸᱜᱮ ᱦᱚᱲ ᱟᱵᱚ ᱢᱟᱺᱡᱷᱤ ᱯᱟᱨᱜᱟᱱᱟ ᱜᱮ ᱡᱟᱦᱟᱸ ᱫᱚ ᱦᱤᱱᱫᱩ ᱠᱚᱨᱮᱱ ᱠᱚ ᱵᱚᱸᱜᱟ ᱵᱩᱨᱩᱭᱮᱫ ᱠᱚ ᱛᱚ ᱩᱱᱠᱩ ᱥᱚᱢᱟᱡᱽ ᱥᱮᱫ ᱠᱷᱚᱡ ᱪᱮᱫ ᱥᱟᱸᱫᱮᱥ ᱯᱮ ᱮᱢᱟᱣᱟᱠᱚ ᱩᱱᱠᱩ ᱫᱚ ᱮᱱᱛᱮᱫ ᱥᱚᱢᱟᱡᱽ ᱥᱮᱫ ᱠᱷᱚᱡ ᱱᱚᱣᱟ ᱜᱮ ᱥᱟᱸᱫᱮᱥ ᱮᱢ ᱦᱩᱭᱩᱜᱼᱟ ᱚᱱᱟ ᱡᱟᱦᱟᱸ ᱫᱚ ᱮᱴᱟᱜ ᱫᱷᱚᱨᱚᱢ ᱨᱮᱠᱚ ᱪᱟᱞᱟᱣ ᱠᱟᱱᱟ ᱮᱴᱟᱜ ᱫᱷᱚᱨᱚᱢ ᱨᱮᱠᱚ ᱪᱟᱞᱟᱜ ᱠᱟᱱᱟ ᱚᱱᱟ ᱠᱷᱚᱡ ᱠᱚ ᱨᱩᱣᱟᱹᱲ ᱦᱤᱡᱩᱜ ᱢᱟ ᱟᱨ ᱡᱚᱛᱚ ᱦᱚᱲ ᱡᱩᱢᱤᱫ ᱠᱟᱛᱮ ᱵᱚᱞᱮ ᱵᱚᱱ ᱡᱤᱛᱠᱟᱹᱨᱚᱜ ᱢᱟ ᱟᱨ ᱡᱟᱦᱟᱸ ᱫᱚ ᱩᱱᱠᱩ ᱟᱛᱳ ᱟᱛᱳ ᱨᱮ ᱵᱩᱞ ᱢᱟᱛᱟᱞ ᱢᱟᱺᱡᱷᱤ ᱠᱚ ᱢᱮᱱᱟᱜ ᱠᱚᱣᱟ ᱩᱱᱠᱩ ᱠᱚ ᱵᱚᱫᱚᱞ ᱠᱟᱛᱮ ᱵᱚᱞᱮ ᱱᱟᱣᱟ ᱛᱮ ᱚᱞ ᱯᱟᱲᱦᱟᱣ ᱠᱚ ᱢᱟᱹᱡᱷᱤ ᱯᱟᱨᱟᱱᱤᱠ ᱠᱚ ᱵᱷᱟᱞᱮ ᱠᱚ ᱦᱩᱭᱩᱜᱼᱟ ᱟᱨ ᱟᱞᱮ ᱢᱟᱞᱮ ᱠᱟᱹᱢᱤ ᱠᱟᱱ ᱜᱮᱭᱟ ᱡᱟᱦᱟᱸ ᱫᱚ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩᱣᱟᱜ ᱟᱹᱭᱩᱨ ᱞᱮᱠᱟᱛᱮ ᱟᱛᱳ ᱟᱛᱳ ᱨᱮᱦᱚᱸ ᱦᱚᱲᱞᱮ ᱵᱩᱡᱷᱟᱹᱣ ᱠᱚ ᱠᱟᱱᱟ ᱟᱨ ᱵᱩᱡᱷᱟᱹᱣ ᱠᱟᱛᱮ ᱡᱮ ᱢᱟᱹᱡᱷᱤ ᱞᱮ ᱵᱚᱫᱚᱞ ᱠᱚᱣᱟ ᱟᱛᱳ ᱞᱮ ᱵᱟᱧᱪᱟᱣᱟ ᱱᱚᱣᱟ ᱠᱚᱦᱚᱸ ᱱᱚᱜᱼᱚᱭ ᱠᱟᱹᱢᱤ ᱦᱚᱨᱟ ᱪᱟᱞᱟᱜ ᱠᱟᱱᱟ ᱟᱨ ᱞᱮ ᱠᱟᱹᱢᱤ ᱠᱟᱱ ᱜᱮᱭᱟ ᱟᱫᱚ ᱱᱚᱜᱼᱚᱭ ᱱᱚᱝᱠᱟ ᱟᱵᱚ ᱨᱮᱱ ᱥᱟᱱᱛᱟᱲ ᱢᱟ ᱥᱟᱹᱨᱤᱭᱟᱜ ᱡᱤᱱᱤᱥ ᱢᱟ ᱵᱟᱠᱚ ᱵᱩᱡᱟ ᱠᱷᱟᱹᱞᱤ ᱵᱟᱹᱲᱤᱡᱟᱜ ᱜᱮᱠᱚ ᱠᱟᱹᱢᱤᱭᱟ ᱟᱫᱚ ᱮᱱᱛᱮ ᱨᱮᱦᱚᱸ ᱠᱩᱥᱤᱥ ᱨᱮ ᱢᱮᱱᱟᱜ ᱞᱮᱭᱟ ᱡᱮ ᱠᱷᱩᱵ ᱞᱮ ᱠᱟᱹᱢᱤ ᱠᱟᱱᱟ ᱠᱟᱹᱢᱤ ᱢᱟ ᱟᱹᱰᱤ ᱟᱹᱰᱤ ᱥᱟᱨᱦᱟᱣ ᱫᱟᱹᱭᱮ ᱢᱮᱱ ᱠᱮᱫᱟ ᱟᱨ ᱥᱟᱶᱛᱮ ᱡᱚᱦᱟᱨ ᱛᱚᱵᱮ ᱱᱩᱭ ᱫᱟᱹᱭ ᱦᱚᱸ ᱱᱟᱥᱮᱱᱟᱜ ᱯᱚᱨᱤᱪᱚᱭ ᱵᱚᱱ ᱠᱩᱞᱤᱭᱮᱭᱟ ᱡᱚᱦᱟᱨ ᱜᱮ ᱫᱤᱫᱤ ᱱᱚᱣᱟ ᱩᱭᱦᱟᱹᱨ ᱤᱭᱩᱴᱩᱵᱽ ᱪᱮᱱᱮᱞ ᱨᱮ ᱮᱛᱟᱢ ᱫᱟᱨᱟᱢ ᱮᱫ ᱢᱮᱭᱟ ᱡᱚᱦᱟᱨ ᱜᱮ ᱫᱤᱫᱤ ᱤᱧ ᱥᱩᱠᱩᱢᱚᱱᱤ ᱦᱟᱸᱥᱫᱟ ᱟᱨ ᱫᱮᱣᱜᱷᱚᱨ ᱡᱮᱞᱟ ᱨᱮ ᱟᱨ ᱫᱮᱵᱤᱯᱩᱨ ᱵᱞᱚᱠ ᱠᱷᱚᱡ ᱵᱞᱚᱠ ᱵᱤᱰᱤᱭᱳ ᱞᱮᱠᱟᱛᱮ ᱤᱧ ᱥᱮᱸᱜᱮᱞ ᱚᱵᱷᱤᱭᱟᱱ ᱥᱮᱫ ᱠᱷᱚᱡ ᱢᱤᱱᱟᱹᱧᱟ ᱟᱨ ᱱᱚᱜᱼᱚᱭ ᱥᱮᱸᱜᱮᱞ ᱚᱵᱷᱤᱭᱟᱱ ᱨᱮ ᱟᱹᱰᱤ ᱜᱟᱱ ᱞᱮ ᱠᱟᱹᱢᱤ ᱠᱟᱱᱟ ᱟᱞᱮ ᱥᱮᱸᱜᱮᱞ ᱚᱵᱷᱤᱡᱟᱱ ᱥᱮᱫ ᱠᱷᱚᱱ ᱦᱮᱱᱟᱜ ᱞᱮᱛᱮ ᱟᱹᱰᱤ ᱜᱟᱱ ᱞᱮ ᱠᱟᱹᱢᱤ ᱠᱟᱱᱟ ᱫᱤᱱᱮ ᱨᱟᱛ ᱞᱮ ᱠᱟᱹᱢᱤ ᱠᱟᱱᱟ ᱟᱨ ᱮᱱ ᱛᱮᱦᱚᱸ ᱦᱚᱲ ᱱᱚᱜᱼᱚᱸᱭ ᱵᱟᱞᱮ ᱵᱩᱡᱷᱟᱹᱣ ᱫᱟᱲᱮ ᱟᱠᱚ ᱠᱟᱱᱟ ᱵᱚᱞᱮ ᱦᱟᱺᱰᱤ ᱯᱟᱹᱣᱨᱟᱹ ᱠᱚ ᱧᱩᱭᱮᱫᱟ ᱵᱩᱡᱽ ᱠᱟᱛᱮᱫ ᱨᱮᱦᱚᱸ ᱠᱚ ᱢᱤᱫ ᱟᱲᱮᱜ ᱠᱟᱱᱟ ᱛᱷᱚᱲᱟ ᱫᱤᱱ ᱠᱚ ᱠᱟᱹᱢᱤ ᱠᱟᱱᱟ ᱱᱚᱣᱟ ᱨᱮᱠᱚ ᱞᱟᱜᱽᱨᱟᱜ ᱠᱟᱱᱟ ᱟᱨ ᱦᱚᱸ ᱠᱚ ᱨᱩᱣᱟᱹᱲᱚᱜ ᱠᱟᱱᱟ ᱟᱨ ᱱᱚᱜᱼᱚᱸᱭ ᱵᱟᱠᱚ ᱵᱩᱡᱽ ᱧᱟᱢ ᱮᱫᱟ ᱛᱚ ᱟᱞᱮ ᱢᱟ ᱱᱚᱜᱼᱚᱸᱭ ᱡᱳᱨ ᱥᱳᱨ ᱞᱮ ᱞᱟᱜᱟᱣ ᱟᱠᱟᱱ ᱱᱚᱜᱼᱚᱸᱭ ᱞᱮ ᱠᱟᱹᱢᱤ ᱛᱮᱜᱮ ᱦᱮᱱᱟᱜ ᱞᱮ ᱵᱟᱠᱚ ᱵᱩᱡᱽ ᱨᱮᱦᱚᱸ ᱞᱮ ᱵᱩᱡᱽ ᱦᱚᱪᱚ ᱠᱚᱣᱟ ᱟᱨ ᱞᱮ ᱠᱟᱹᱢᱤ ᱦᱚᱪᱚ ᱠᱚᱣᱟ ᱪᱮᱫᱟᱜ ᱥᱮ ᱱᱚᱣᱟ ᱫᱚ ᱡᱚᱛᱚ ᱦᱚᱲ ᱞᱟᱹᱜᱤᱫ ᱠᱟᱱᱟ ᱚᱱᱟᱛᱮ ᱟᱹᱰᱤ ᱟᱹᱰᱤ ᱥᱟᱨᱦᱟᱣ ᱡᱟᱦᱟᱸ ᱫᱚ ᱤᱭᱟᱹ ᱞᱟᱹᱭᱟᱜ ᱵᱚᱱ ᱟᱫᱚ ᱱᱩᱭ ᱜᱚᱢᱠᱮ ᱥᱮᱫ ᱵᱚᱱ ᱠᱩᱞᱤ ᱧᱚᱜᱮᱭᱟ ᱵᱟᱨ ᱠᱟᱛᱷᱟ ᱟᱭᱟᱜ ᱩᱯᱨᱩᱢᱮ ᱞᱟᱹᱭᱟ ᱟᱨ ᱪᱮᱫ ᱞᱮᱠᱟ ᱠᱚ ᱠᱟᱹᱢᱤ ᱠᱟᱱᱟ ᱡᱟᱦᱟᱸ ᱫᱤᱫᱤ ᱛᱟᱹᱠᱤᱱ ᱢᱟᱹᱠᱤᱱ ᱞᱟᱹᱭ ᱠᱮᱫ ᱡᱚᱦᱟᱨ ᱜᱮ ᱜᱚᱢᱠᱮ ᱱᱟᱣᱟ ᱤᱭᱟᱹ ᱤᱭᱩᱴᱩᱵᱽ ᱪᱮᱱᱮᱞ ᱢᱟ ᱡᱚᱦᱟᱨ ᱜᱮ ᱤᱧ ᱦᱟᱸᱜ ᱫᱮᱣᱜᱷᱚᱨ ᱡᱮᱞᱟ ᱨᱮᱱ ᱡᱮᱞᱟ ᱯᱟᱨᱜᱟᱱᱟ ᱞᱮᱠᱟᱛᱤᱧ ᱠᱟᱹᱢᱤ ᱠᱟᱱᱟ ᱥᱮᱸᱜᱮᱞ ᱚᱵᱷᱤᱡᱟᱱ ᱥᱮᱫ ᱠᱷᱚᱱ ᱟᱫᱚ ᱤᱧᱫᱩᱧ ᱢᱮᱱ ᱠᱮᱭᱟ ᱱᱚᱣᱟ ᱟᱵᱚᱣᱟᱜ ᱵᱷᱟᱥᱟ ᱵᱷᱟᱥᱟ ᱜᱚᱜᱚ ᱟᱲᱟᱝ ᱱᱚᱣᱟ ᱜᱚᱜᱚ ᱟᱲᱟᱝ ᱡᱟᱦᱟᱸᱭ ᱠᱚ ᱵᱤᱨᱳᱫᱮᱜ ᱠᱟᱱ ᱚᱱᱟ ᱦᱚᱸ ᱟᱹᱰᱤ ᱢᱟᱨᱟᱝ ᱵᱟᱹᱲᱤᱡ ᱠᱚ ᱠᱟᱹᱢᱤᱭᱮᱫᱟ ᱟᱲᱟᱝ ᱫᱚ ᱢᱤᱫᱴᱮᱱ ᱟᱲᱟᱝ ᱠᱟᱱᱟ ᱢᱤᱫᱴᱮᱱ ᱟᱨ ᱞᱤᱯᱤ ᱫᱚ ᱚᱱᱟ ᱫᱚ ᱚᱠᱚᱭᱟᱜ ᱦᱚᱸ ᱵᱟᱢ ᱵᱤᱨᱳᱫ ᱫᱟᱲᱮ ᱠᱮᱭᱟ ᱟᱨ ᱚᱠᱚᱭ ᱦᱚᱸ ᱵᱟᱢ ᱢᱮᱱ ᱠᱮᱭᱟ ᱜᱚᱜᱚ ᱟᱲᱟᱝ ᱛᱮᱫᱚ ᱟᱞᱚᱢ ᱨᱚᱲᱟ ᱚᱱᱟ ᱤᱭᱟᱹᱛᱮ ᱤᱧ ᱢᱮᱱᱮᱫ ᱠᱟᱱᱟ ᱜᱚᱜᱚ ᱟᱲᱟᱝ ᱛᱮ ᱵᱤᱨᱳᱫ ᱮᱠᱫᱚᱢ ᱠᱚ ᱟᱹᱭᱠᱟᱹᱣ ᱢᱟ ᱟᱨ ᱵᱟᱠᱚ ᱟᱹᱭᱠᱟᱹᱣ ᱠᱷᱟᱱ ᱩᱱᱠᱩ ᱞᱮᱠᱟ ᱯᱟᱯ ᱫᱚ ᱪᱤᱞᱤ ᱦᱚᱸ ᱵᱟᱝ ᱠᱟᱱᱟ ᱠᱚ ᱪᱮᱫᱟᱜ ᱡᱮ ᱮᱱᱛᱮᱫ ᱢᱤᱫᱴᱮᱱ ᱡᱟᱦᱟᱱᱤᱡ ᱪᱮᱬᱮ ᱪᱩᱯᱨᱤ ᱦᱚᱸ ᱚᱞᱚᱜᱽ ᱚᱞᱚᱜᱽ ᱵᱷᱟᱥᱟ ᱛᱮᱠᱚ ᱨᱚᱲᱟ ᱟᱲᱟᱝ ᱟᱠᱚ ᱠᱩᱦᱩ ᱠᱩᱦᱩ ᱠᱩᱞ ᱪᱮᱬᱮ ᱫᱚ ᱠᱟᱹᱦᱩ ᱫᱚ ᱠᱟᱜ ᱠᱟᱜ ᱚᱱᱠᱟ ᱜᱮ ᱟᱵᱚ ᱡᱟᱹᱛ ᱦᱚᱸ ᱢᱟᱱᱣᱟ ᱠᱟᱱᱟ ᱵᱚᱱ ᱛᱚ ᱢᱟᱱᱣᱟ ᱫᱚ ᱚᱠᱚᱭᱟᱜ ᱟᱲᱟᱝ ᱦᱚᱸ ᱵᱟᱵᱚᱱ ᱵᱤᱨᱳᱫᱟ ᱪᱮᱫᱟᱜ ᱡᱮ ᱩᱱᱤᱭᱟᱜ ᱜᱚᱜᱚ ᱟᱲᱟᱝ ᱠᱟᱱ ᱛᱟᱭᱟ ᱨᱚᱲ ᱜᱮᱭᱟᱭ ᱟᱨ ᱱᱚᱣᱟ ᱠᱚ ᱟᱲᱟᱝ ᱫᱚ ᱡᱮᱭᱥᱮ ᱠᱤ ᱟᱵᱚᱣᱟᱜ ᱦᱚᱲ ᱱᱚᱣᱟ ᱚᱞ ᱪᱤᱠᱤ ᱫᱚ ᱱᱚᱣᱟ ᱫᱚ ᱟᱴᱷᱢᱤ ᱚᱱᱩᱥᱩᱪᱤ ᱨᱮ ᱫᱩ ᱦᱟᱡᱟᱨ ᱛᱤᱱ ᱨᱮ ᱥᱟᱞᱠᱷᱟᱱ ᱜᱚᱢᱠᱮ ᱥᱟᱞᱠᱷᱟᱱ ᱢᱩᱨᱢᱩ ᱫᱤᱥᱚᱢ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱩᱱᱤᱭ ᱯᱟᱥ ᱦᱚᱪᱚ ᱟᱠᱟᱫ ᱛᱟᱵᱚᱱᱟ ᱟᱨ ᱱᱚᱣᱟ ᱨᱟᱡᱽ ᱵᱷᱟᱥᱟ ᱦᱚᱸ ᱜᱨᱤᱦᱚ ᱢᱚᱱᱛᱨᱤ ᱠᱷᱚᱱ ᱫᱚ ᱯᱟᱥ ᱪᱩᱠᱟᱹᱣ ᱜᱮᱭᱟ ᱟᱫᱚ ᱚᱱᱟ ᱤᱭᱟᱹᱛᱮ ᱤᱧ ᱢᱮᱱ ᱠᱮᱭᱟ ᱦᱟᱱᱟ ᱱᱟᱣᱟ ᱨᱮᱯᱮᱡ ᱟᱨ ᱮᱯᱮᱨ ᱦᱮᱰᱮᱡ ᱫᱚᱠᱚ ᱟᱹᱭᱠᱟᱹ ᱠᱟᱛᱟ ᱵᱚᱱ ᱢᱟ ᱵᱟᱲᱮ ᱟᱨ ᱢᱟᱺᱡᱷᱤ ᱠᱚᱦᱚᱧ ᱢᱮᱱᱟ ᱢᱟᱺᱡᱷᱤ ᱦᱚᱸ ᱡᱟᱦᱟᱸᱭ ᱜᱮ ᱢᱟᱺᱡᱷᱤ ᱢᱮᱱᱟᱭ ᱤᱧ ᱢᱮᱱᱫᱟ ᱱᱟᱯᱟᱭ ᱪᱟᱞᱟᱣ ᱢᱮ ᱱᱟᱯᱟᱭ ᱵᱤᱪᱟᱹᱨ ᱢᱮ ᱱᱟᱯᱟᱭ ᱜᱮᱭᱟᱢ ᱟᱢ ᱜᱮᱢ ᱛᱟᱦᱮᱱᱟ ᱟᱨ ᱡᱩᱫᱤ ᱱᱟᱯᱟᱭ ᱵᱟᱢ ᱵᱤᱪᱟᱹᱨ ᱠᱷᱟᱡ ᱫᱚ ᱚᱱᱮ ᱠᱚ ᱢᱮᱱ ᱞᱮᱠᱟ ᱢᱤᱫᱴᱮᱱ ᱢᱟᱦᱟᱥᱚᱭ ᱵᱟᱹᱲᱤᱡ ᱜᱮ ᱯᱟᱲᱦᱟᱣ ᱠᱚ ᱠᱷᱟᱡ ᱜᱤᱫᱽᱨᱟᱹ ᱛᱚ ᱵᱚᱫᱚᱞ ᱦᱚᱸ ᱦᱩᱭᱩᱜ ᱜᱮᱭᱟ ᱟᱫᱚ ᱚᱱᱟ ᱤᱭᱟᱹᱛᱮ ᱵᱚᱫᱚᱞ ᱫᱚ ᱵᱟᱹᱧ ᱢᱮᱱᱫᱟ ᱵᱟᱲᱮ ᱪᱮᱫ ᱠᱚ ᱟᱨ ᱠᱚ ᱱᱟᱯᱟᱭᱚᱜ ᱡᱚᱛᱚ ᱜᱮ ᱢᱮᱱ ᱱᱤᱭᱟᱹ ᱠᱚ ᱢᱮᱱ ᱠᱟᱛᱮ ᱜᱮ ᱤᱧ ᱥᱮᱡ ᱠᱷᱚᱡ ᱡᱚᱦᱟᱨ ᱦᱮᱸ ᱟᱹᱰᱤ ᱟᱹᱰᱤ ᱥᱟᱨᱦᱟᱣ ᱱᱩᱭ ᱜᱚᱢᱠᱮᱭᱮ ᱢᱮᱱ ᱠᱮᱫᱟ ᱜᱚᱢᱠᱮ ᱟᱫᱚ ᱠᱷᱟᱴᱚ ᱢᱟᱪᱷᱟᱛᱮ ᱯᱚᱨᱤᱪᱚᱭ ᱵᱟᱵᱮᱱ ᱞᱟᱹᱭ ᱞᱮᱫ ᱤᱞᱤᱧᱟᱜ ᱯᱚᱨᱤᱪᱚᱭ ᱫᱚ ᱥᱟᱢᱞᱟᱞ ᱵᱟᱥᱠᱮ ᱠᱟᱱᱟ ᱧᱩᱛᱩᱢ ᱫᱚ ᱟᱨ ᱡᱮᱞᱟ ᱨᱮᱱ ᱡᱮᱞᱟ ᱯᱟᱨᱜᱟᱱᱟ ᱞᱮᱠᱟᱞᱤᱧ ᱠᱟᱹᱢᱤᱭᱮᱫᱟ ᱟᱵᱚᱣᱟᱜ ᱟᱪᱟᱨ ᱵᱤᱪᱟᱹᱨ ᱟᱵᱚ ᱨᱮᱱ ᱵᱚᱸᱜᱟ ᱵᱩᱨᱩ ᱠᱚᱦᱚᱸ ᱟᱵᱚ ᱫᱚ ᱢᱟᱨᱟᱝ ᱵᱩᱨᱩ ᱯᱩᱡᱟᱹᱜ ᱦᱚᱲ ᱠᱟᱱᱟ ᱵᱚᱱ ᱥᱮᱫᱟᱭ ᱨᱮ ᱢᱟᱨᱟᱝ ᱵᱩᱨᱩ ᱟᱨ ᱡᱟᱦᱮᱨ ᱟᱭᱳ ᱜᱮᱠᱤᱱ ᱵᱟᱧᱪᱟᱣ ᱟᱹᱜᱩ ᱟᱠᱟᱫ ᱵᱚᱱᱟ ᱟᱨ ᱢᱚᱬᱮ ᱠᱚ ᱛᱩᱨᱩᱭ ᱠᱚ ᱢᱮᱱ ᱠᱟᱛᱮᱫ ᱵᱚᱱ ᱯᱩᱡᱟᱹᱜᱼᱟ ᱚᱱᱟᱛᱮ ᱟᱵᱚ ᱥᱟᱸᱜᱮ ᱦᱚᱲ ᱥᱟᱸᱜᱮ ᱦᱚᱲ ᱠᱚ ᱠᱷᱚᱡᱽ ᱟᱠᱟᱫᱟ ᱥᱟᱨᱱᱟ ᱫᱷᱚᱨᱚᱢ ᱠᱚᱞᱚᱢ ᱠᱳᱰ ᱟᱨ ᱚᱱᱟ ᱨᱮᱱᱟᱜ ᱢᱟᱱᱮ ᱦᱚᱸ ᱥᱟᱨ ᱠᱚ ᱛᱩᱧ ᱞᱮᱫᱟ ᱢᱤᱫᱴᱮᱡ ᱫᱚ ᱫᱷᱚᱨᱚᱢ ᱥᱟᱨ ᱢᱤᱫᱴᱮᱡ ᱫᱚ ᱠᱚᱞᱚᱢ ᱥᱟᱨ ᱟᱫᱚ ᱩᱱᱨᱮ ᱵᱤᱫ ᱞᱮᱱᱟ ᱥᱟᱨᱡᱚᱢ ᱨᱮ ᱟᱫᱚ ᱥᱟᱨᱡᱚᱢ ᱨᱮ ᱵᱤᱫ ᱞᱮᱱᱠᱷᱟᱱ ᱠᱩᱲᱤ ᱜᱤᱫᱽᱨᱟᱹ ᱠᱤᱱ ᱧᱟᱢ ᱞᱮᱫᱟ ᱩᱱᱠᱤᱱ ᱠᱩᱲᱤ ᱜᱤᱫᱽᱨᱟᱹ ᱠᱤᱱ ᱢᱮᱱ ᱠᱮᱫᱟ ᱮ ᱱᱚᱜᱼᱚᱭ ᱥᱟᱨᱱᱟ ᱟᱫᱚ ᱥᱟᱨᱱᱟ ᱠᱟᱱ ᱠᱷᱟᱡ ᱪᱮᱫ ᱨᱮ ᱵᱤᱫ ᱠᱟᱱᱟ ᱚᱱᱟ ᱜᱮ ᱥᱟᱨᱡᱚᱢ ᱫᱟᱨᱮ ᱵᱚᱱ ᱧᱩᱛᱩᱢ ᱠᱮᱫᱟ ᱚᱱᱟ ᱥᱟᱠᱟᱢ ᱛᱮᱜᱮ ᱯᱩᱡᱟᱹ ᱵᱚᱸᱜᱟ ᱵᱳᱨᱳ ᱫᱚᱵᱚᱱ ᱢᱟᱱᱟᱣᱮᱫ ᱠᱚᱣᱟ ᱟᱨ ᱚᱱᱟ ᱤᱭᱟᱹ ᱛᱮᱜᱮ ᱟᱵᱚᱣᱟᱜ ᱢᱟᱱᱚᱛ ᱫᱚ ᱢᱟᱨᱟᱝ ᱵᱳᱨᱳ ᱟᱨ ᱥᱟᱨᱡᱚᱢ ᱥᱟᱠᱟᱢ ᱥᱟᱨᱱᱟ ᱫᱷᱚᱨᱚᱢ ᱧᱩᱛᱩᱢ ᱠᱟᱱ ᱛᱟᱵᱚᱱᱟ ᱟᱫᱚ ᱢᱮᱱ ᱛᱮᱦᱮᱧᱟᱜ ᱫᱚ ᱱᱤᱱᱟᱹᱜ ᱜᱤᱧ ᱞᱟᱹᱭ ᱛᱟᱵᱚᱱᱟ ᱢᱟ ᱦᱟᱸᱜ ᱟᱨᱦᱚᱸ ᱞᱟᱦᱟ ᱥᱮᱱᱟᱜ ᱵᱷᱤᱰᱤᱭᱳ ᱨᱮ ᱡᱟᱦᱟᱸ ᱛᱤᱨᱮ ᱟᱨᱦᱚᱸᱧ ᱞᱟᱹᱭᱟ ᱡᱚᱛᱚ ᱯᱩᱨᱟᱹᱯᱩᱨᱤ ᱠᱟᱛᱷᱟᱧ ᱞᱟᱹᱭᱟ ᱢᱟ ᱡᱚᱦᱟᱨ ᱜᱮ ᱟᱹᱰᱤ ᱟᱹᱰᱤ ᱥᱟᱨᱦᱟᱣ ᱟᱨ ᱡᱚᱦᱟᱨ ᱫᱟᱫᱟ ᱟᱨ ᱱᱩᱭ ᱢᱟ ᱠᱮᱢᱮᱨᱟ ᱢᱮᱱ ᱤᱧ ᱢᱮᱛᱟᱣᱟᱭᱟ ᱠᱤ ᱦᱟᱱᱟ ᱡᱟᱦᱟᱸ ᱫᱮᱣᱜᱷᱚᱨ ᱡᱮᱞᱟ ᱠᱷᱚᱱ ᱠᱟᱱ ᱰᱤ ᱥᱤ ᱠᱟᱨᱭᱟᱞᱚᱭ ᱚᱱᱟ ᱦᱚᱸᱭ ᱩᱫᱩᱜ ᱧᱚᱜᱟ ᱟᱨ ᱢᱟ ᱛᱮᱦᱮᱧᱟᱜ ᱵᱷᱤᱰᱤᱭᱳ ᱫᱚ ᱱᱚᱝᱠᱟ ᱜᱮ ᱟᱨ ᱱᱚᱰᱮ ᱜᱮᱵᱚᱱ ᱠᱮᱪᱮᱫ ᱠᱟᱜᱼᱟ ᱢᱮᱱᱛᱮ